ᱡᱚᱦᱟᱨ ᱜᱮ ᱥᱟᱱᱟᱢ ᱧᱮᱞ ᱠᱚ ᱟᱯᱮ ᱯᱮ ᱧᱮᱞ ᱮᱫᱟ ᱵᱮᱥᱨᱟ ᱴᱮᱠᱱᱤᱠᱮᱞ ᱤᱭᱩᱴᱤᱭᱩᱵᱽ ᱪᱮᱱᱮᱞ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱡᱮ ᱮᱯᱥ ᱛᱟᱞᱟᱨᱮ ᱡᱟᱦᱟᱸ ᱟᱵᱚ ᱡᱩᱫᱤ ᱰᱮᱴᱟ ᱚᱱ ᱛᱟᱦᱮᱱ ᱛᱟᱵᱚᱱᱟ ᱟᱨ ᱮᱯᱥ ᱵᱚᱱ ᱳᱯᱮᱱᱟ ᱛᱚ ᱮᱰᱵᱷᱮᱴᱟᱭᱤᱡᱽ ᱦᱮᱡ ᱟᱵᱚᱱᱟ ᱛᱚ ᱚᱱᱟ ᱠᱟᱴᱟᱣ ᱠᱟᱜ ᱞᱟᱜᱟᱣ ᱵᱚᱱᱟ ᱛᱚᱵᱮ ᱟᱹᱱᱤᱡ ᱵᱚᱱ ᱵᱮᱵᱚᱦᱟᱨ ᱫᱟᱲᱮᱭᱟᱜᱼᱟ ᱛᱚ ᱚᱱᱟᱜᱮ ᱪᱮᱫ ᱞᱮᱠᱟ ᱠᱟᱛᱮᱫ ᱮᱰᱵᱷᱮᱴᱟᱭᱤᱡᱽ ᱥᱮ ᱮᱰᱥ ᱵᱚᱱ ᱵᱚᱱᱫᱚᱭᱟ ᱛᱚ ᱚᱱᱟ ᱠᱷᱟᱹᱛᱤᱨ ᱛᱮ ᱢᱤᱫᱴᱮᱱ ᱮᱯᱞᱤᱠᱮᱥᱮᱱ ᱨᱮᱱᱟᱜ ᱯᱨᱳᱭᱳᱡᱚᱱ ᱦᱩᱭᱩᱜ ᱛᱟᱵᱚᱱᱟ ᱥᱮ ᱞᱟᱹᱠᱛᱤ ᱟᱵᱚᱱᱟ ᱚᱱᱟ ᱫᱚ ᱯᱞᱮ ᱥᱴᱳᱨ ᱨᱮ ᱵᱟᱝ ᱧᱟᱯᱟᱢᱟ ᱚᱱᱟ ᱠᱷᱟᱹᱛᱤᱨ ᱛᱮ ᱵᱨᱟᱣᱡᱟᱨ ᱛᱮ ᱵᱟᱠᱷᱟᱡ ᱜᱩᱜᱩᱞ ᱨᱮ ᱥᱟᱨᱪ ᱠᱟᱛᱮᱫ ᱵᱚᱱ ᱰᱟᱣᱩᱱᱞᱳᱰᱟ ᱛᱚ ᱵᱨᱟᱣᱡᱟᱨ ᱤᱧ ᱳᱯᱮᱱ ᱮᱫᱟ ᱛᱚ ᱱᱤᱭᱟᱹ ᱠᱟᱱᱟ ᱠᱨᱳᱢ ᱵᱨᱟᱣᱡᱟᱨ ᱱᱚᱣᱟ ᱵᱚᱱ ᱳᱯᱮᱱᱟ ᱳᱯᱮᱱ ᱠᱟᱛᱮ ᱟᱵᱚ ᱠᱨᱳᱢ ᱵᱨᱟᱣᱡᱟᱨ ᱥᱟᱨᱵᱷᱟᱨ ᱨᱮ ᱱᱚᱰᱮ ᱵᱚᱱ ᱠᱞᱤᱠᱟ ᱱᱚᱰᱮ ᱵᱚᱱ ᱥᱟᱨᱪᱟ ᱚᱞ ᱠᱟᱛᱮ ᱞᱟᱠᱤ ᱯᱟᱨᱪᱟᱨ ᱮᱞ ᱤᱭᱩ ᱥᱤ ᱠᱮ ᱚᱣᱟᱭ ᱯᱤ ᱮ ᱴᱤ ᱥᱤ ᱮᱭᱤᱪ ᱤ ᱟᱨ ᱞᱟᱠᱤ ᱯᱟᱨᱪᱟᱨ ᱚᱞ ᱠᱟᱛᱮ ᱵᱚᱱ ᱥᱟᱨᱪᱟ ᱥᱮ ᱜᱳ ᱨᱮᱵᱚᱱ ᱠᱞᱤᱠᱟ ᱛᱚ ᱦᱤᱡᱩᱜᱼᱟ ᱯᱳᱭᱞᱳ ᱨᱮ ᱡᱟᱦᱟᱸ ᱳᱭᱮᱵᱽᱥᱟᱭᱤᱴ ᱯᱮ ᱧᱮᱞ ᱮᱫᱟ ᱞᱟᱠᱤ ᱯᱟᱨᱪᱟᱨ ᱰᱚᱴ ᱠᱚᱢ ᱚᱯᱷᱤᱥᱤᱭᱟᱞ ᱳᱭᱮᱵᱽᱥᱟᱭᱤᱴ ᱠᱟᱱᱟ ᱟᱨ ᱱᱚᱣᱟ ᱞᱟᱠᱤ ᱯᱟᱨᱴᱥᱟᱨ ᱱᱚᱣᱟ ᱨᱮᱵᱚᱱ ᱠᱞᱤᱠᱟ ᱱᱚᱰᱮ ᱵᱚᱱ ᱠᱞᱤᱠᱟ ᱛᱚ ᱱᱚᱰᱮᱧ ᱠᱞᱤᱠ ᱠᱮᱫᱟ ᱠᱞᱤᱠ ᱠᱮᱫᱟᱹᱧ ᱛᱚᱵᱮ ᱠᱷᱟᱱ ᱜᱮ ᱫᱚᱥᱟᱨ ᱢᱟᱱᱮ ᱯᱮᱡᱽ ᱠᱷᱩᱞᱟᱹᱜᱼᱟ ᱛᱚ ᱞᱟᱠᱤ ᱰᱟᱣᱩᱱᱞᱳᱰ ᱞᱟᱠᱤ ᱯᱟᱨᱴᱥᱟᱨ ᱨᱮ ᱠᱞᱤᱠ ᱞᱟᱜᱟᱣ ᱵᱚᱱᱟ ᱱᱚᱰᱮ ᱠᱞᱤᱠ ᱞᱟᱜᱟᱣ ᱵᱚᱱᱟ ᱠᱞᱤᱠ ᱠᱮᱫᱟᱹᱧ ᱛᱟᱨᱯᱚᱨ ᱯᱮᱭᱟ ᱞᱤᱝᱠ ᱦᱮᱡ ᱮᱱᱟ ᱮᱠ ᱫᱩᱭ ᱛᱤᱱ ᱞᱚᱠ ᱛᱚ ᱯᱩᱭᱞᱩᱣᱟᱜ ᱨᱤᱧ ᱠᱞᱤᱠ ᱮᱫᱟ ᱠᱞᱤᱠ ᱠᱤᱫᱟᱹᱧ ᱛᱚ ᱱᱚᱣᱟ ᱫᱚ ᱞᱟᱛᱟᱨ ᱨᱮᱯᱮ ᱧᱮᱞ ᱫᱟᱲᱮᱭᱟᱜ ᱠᱟᱱᱟ ᱴᱮᱯ ᱱᱚᱣᱟ ᱵᱚᱱ ᱜᱮᱫ ᱠᱟᱜᱼᱟ ᱛᱚ ᱱᱚᱣᱟ ᱫᱚ ᱮᱰᱵᱷᱮᱴᱟᱭᱤᱡᱽ ᱞᱮᱠᱟ ᱦᱮᱡ ᱠᱟᱱᱟ ᱨᱤᱰᱟᱭᱨᱮᱠᱴᱚᱜ ᱠᱟᱱᱟ ᱛᱚ ᱜᱮᱫ ᱠᱟᱜᱼᱟ ᱵᱚᱱ ᱡᱚᱛᱚᱠᱷᱚᱱ ᱵᱟᱝ ᱪᱮᱛᱟᱱ ᱨᱮ ᱱᱚᱜᱼᱚᱭ ᱱᱚᱰᱮ ᱱᱚᱰᱮ ᱱᱚᱰᱮ ᱢᱤᱰᱤᱭᱟ ᱯᱷᱟᱭᱟᱨ ᱰᱚᱴ ᱠᱚᱢ ᱵᱟᱝ ᱦᱤᱡᱩᱜ ᱠᱟᱱᱟ ᱡᱮᱦᱮᱛᱩ ᱢᱤᱰᱤᱭᱟ ᱯᱷᱟᱭᱟᱨ ᱠᱷᱚᱡ ᱵᱚᱱ ᱰᱟᱣᱩᱱᱞᱳᱰ ᱮᱫᱟ ᱩᱱ ᱜᱷᱟᱹᱲᱤᱡ ᱚᱸᱰᱮ ᱵᱚᱱ ᱠᱞᱤᱠᱟ ᱛᱚ ᱠᱮᱱᱥᱮᱞ ᱠᱟᱜ ᱠᱟᱹᱱᱟᱹᱧ ᱜᱚᱱᱤᱛᱛᱚ ᱠᱟᱛᱮ ᱱᱚᱰᱮ ᱵᱚᱱ ᱠᱞᱤᱠᱟ ᱱᱚᱰᱮ ᱵᱚᱱ ᱠᱞᱤᱠᱟ ᱱᱤᱛᱚᱜ ᱦᱚᱸ ᱵᱟᱝ ᱦᱮᱡ ᱞᱮᱱᱟ ᱧᱮᱞ ᱫᱟᱯᱮ ᱪᱮᱫ ᱪᱮᱛᱟᱱ ᱨᱮ ᱚᱱᱟ ᱵᱟᱝ ᱦᱮᱡ ᱞᱮᱱᱟ ᱢᱤᱰᱤᱭᱟ ᱯᱷᱟᱭᱟᱨ ᱰᱚᱴ ᱠᱚᱢ ᱵᱟᱝ ᱦᱮᱡ ᱞᱮᱱᱟ ᱛᱚ ᱱᱤᱛᱚᱜ ᱦᱚᱸ ᱵᱚᱱ ᱞᱟᱛᱟᱨ ᱨᱮ ᱱᱚᱰᱮ ᱵᱚᱱ ᱠᱞᱤᱠᱟ ᱱᱚᱣᱟ ᱵᱚᱱ ᱠᱟᱴᱟᱣ ᱠᱟᱛᱮ ᱟᱨᱚ ᱱᱚᱰᱮ ᱵᱚᱱ ᱠᱞᱤᱠ ᱤᱫᱤᱭ ᱜᱮᱭᱟ ᱡᱚᱛᱚ ᱠᱚ ᱧᱮᱞ ᱞᱮᱯᱮ ᱱᱤᱛᱚᱜ ᱫᱚ ᱢᱤᱰᱤᱭᱟ ᱯᱷᱟᱭᱤᱞ ᱰᱚᱴ ᱠᱚᱢ ᱦᱮᱡ ᱠᱟᱱᱟ ᱛᱚ ᱱᱚᱜᱼᱚᱭ ᱮᱯᱞᱤᱠᱮᱥᱮᱱ ᱨᱮᱱᱟᱜ ᱰᱟᱣᱩᱱᱞᱳᱰ ᱞᱤᱝᱠ ᱱᱚᱰᱮ ᱵᱚᱱ ᱰᱟᱣᱩᱱᱞᱳᱰ ᱨᱮᱵᱚᱱ ᱠᱞᱤᱠ ᱠᱟᱜ ᱥᱮ ᱟᱵᱚᱣᱟᱜ ᱰᱟᱣᱩᱱᱞᱳᱰ ᱦᱩᱭᱩᱜᱼᱟ ᱤᱧ ᱫᱚ ᱵᱟᱹᱧ ᱰᱟᱣᱩᱱᱞᱳᱰ ᱫᱟ ᱛᱚ ᱰᱟᱣᱩᱱᱞᱳᱰ ᱦᱩᱭ ᱞᱮᱱᱠᱷᱟᱡ ᱤᱱᱥᱴᱚᱞ ᱟᱯᱮ ᱤᱱᱥᱴᱚᱞ ᱠᱟᱛᱮ ᱳᱯᱮᱱ ᱟᱯᱮ ᱛᱚ ᱤᱧ ᱦᱚᱸ ᱦᱳᱢ ᱵᱟᱴᱚᱱ ᱠᱞᱤᱠ ᱠᱟᱛᱮ ᱟᱫᱚ ᱚᱱᱟ ᱮᱯᱥ ᱤᱧ ᱳᱯᱮᱱ ᱮᱫᱟ ᱞᱟᱠᱤ ᱯᱟᱨᱪᱟ ᱡᱟᱦᱟᱸ ᱟᱵᱚ ᱵᱚᱱ ᱰᱟᱣᱩᱱᱞᱳᱰ ᱠᱟᱛᱮ ᱵᱚᱱ ᱤᱱᱥᱴᱚᱞ ᱠᱮᱫᱟ ᱚᱱᱟ

ᱥᱠᱤᱯ ᱱᱚᱰᱮ ᱥᱠᱤᱯ ᱵᱚᱱ ᱠᱞᱤᱠᱟ ᱛᱚᱵᱮ ᱟᱹᱱᱤᱡ ᱟᱵᱚᱣᱟᱜ ᱢᱟᱱᱮ ᱯᱮᱡᱽ ᱳᱯᱮᱱᱚᱜᱼᱟ ᱛᱳ ᱱᱤᱝᱠᱟᱹ ᱜᱮ ᱟᱨᱚ ᱟᱹᱰᱤ ᱟᱭᱢᱟ ᱱᱚᱰᱮ ᱮᱰᱵᱷᱮᱴᱟᱭᱤᱡᱽ ᱦᱤᱡᱩᱜᱼᱟ ᱧᱮᱞ ᱫᱟᱯᱮ ᱟᱨᱚ ᱦᱮᱡ ᱮᱱᱟ ᱱᱚᱜᱼᱚᱭ ᱢᱤᱫᱴᱮᱱ ᱡᱟᱦᱟᱸ ᱨᱟᱠᱟᱵ ᱠᱟᱱᱟ ᱛᱳ ᱱᱚᱣᱟ ᱠᱷᱟᱹᱛᱤᱨ ᱛᱮ ᱟᱹᱰᱤ ᱟᱭᱢᱟ ᱟᱵᱚᱣᱟᱜ ᱰᱮᱴᱟ ᱮᱢ ᱵᱤ ᱠᱷᱚᱨᱚᱪᱚᱜᱼᱟ ᱛᱳ ᱱᱚᱣᱟ ᱜᱮᱵᱚᱱ ᱵᱚᱱᱫᱚᱭᱟ ᱟᱵᱚ ᱛᱳ ᱱᱤᱭᱟᱹ ᱜᱮᱠᱚ ᱢᱮᱛᱟᱜ ᱠᱟᱱᱟ ᱮᱰᱵᱷᱮᱴᱟᱭᱤᱡᱽ ᱫᱚ ᱛᱳ ᱟᱵᱚ ᱱᱤᱛᱚᱜ ᱵᱚᱱ ᱪᱟᱞᱟᱜᱼᱟ ᱞᱟᱹᱠᱤ ᱯᱟᱨᱪᱟᱨ ᱨᱮ ᱡᱟᱦᱟᱸ ᱴᱷᱮᱡ ᱵᱚᱱ ᱳᱯᱮᱱ ᱞᱮᱫ ᱛᱳ ᱞᱟᱹᱠᱤ ᱯᱟᱨᱪᱟᱨ ᱧᱮᱞ ᱫᱟᱯᱮ ᱚᱸᱰᱮ ᱵᱚᱱ ᱥᱤᱞᱮᱠᱴᱟ

ᱛᱚ ᱱᱚᱣᱟ ᱨᱮᱵᱚᱱ ᱠᱞᱤᱠᱟ ᱛᱟᱨᱯᱚᱨ ᱪᱮᱫ ᱦᱚᱸ ᱟᱫᱚ ᱵᱟᱝ ᱪᱤᱠᱟ ᱞᱟᱜᱟᱣ ᱵᱚᱱᱟ ᱞᱟᱛᱟᱨ ᱨᱮᱯᱮ ᱧᱮᱞ ᱮᱫᱟ ᱨᱤᱵᱤᱞᱰ ᱫᱟ ᱮᱯ ᱱᱚᱣᱟ ᱨᱮᱵᱚᱱ ᱠᱞᱤᱠᱟ ᱠᱞᱤᱠ ᱞᱮᱠᱷᱟᱡ ᱟᱵᱚᱣᱟᱜ ᱮᱯᱞᱤᱠᱮᱥᱚᱱ ᱛᱮᱭᱟᱨᱚᱜᱼᱟ ᱡᱩᱛᱩᱜ ᱠᱟᱱᱟ ᱛᱚ ᱛᱟᱺᱜᱤ ᱞᱮᱜᱮ ᱵᱚᱱ ᱡᱩᱛ ᱛᱮ ᱛᱤᱱ ᱜᱷᱟᱹᱲᱤᱡ ᱥᱚᱢᱚᱭ ᱦᱟᱛᱟᱣᱟ ᱟᱵᱚ ᱫᱤᱥᱟᱹᱭᱟᱵᱚᱱ ᱪᱮᱫ ᱮᱯᱞᱤᱠᱮᱥᱚᱱ ᱵᱚᱱ ᱛᱮᱭᱟᱨ ᱮᱫᱟ ᱱᱤᱛᱚᱜ ᱟᱵᱚ ᱵᱚᱱ ᱛᱮᱭᱟᱨ ᱮᱫᱟ ᱥᱱᱮᱯ ᱴᱤᱭᱩᱵᱽ ᱛᱚ ᱛᱟᱺᱜᱤ ᱨᱮᱜᱮ ᱵᱚᱱ ᱛᱟᱦᱮᱱᱟ ᱛᱤᱱ ᱜᱷᱟᱹᱲᱤᱡ ᱵᱟᱝ ᱦᱩᱭᱩᱜ ᱠᱟᱱᱟ ᱦᱩᱭ ᱥᱟᱹᱛ ᱞᱮᱱ ᱜᱮ ᱦᱩᱭ ᱥᱟᱹᱛ ᱦᱮᱡ ᱦᱮᱡ ᱠᱟᱱᱟ ᱪᱷᱚᱴᱤ ᱦᱩᱭ ᱠᱟᱱᱟ ᱦᱩᱭ ᱥᱟᱹᱛ ᱠᱟᱱᱟ ᱛᱚ ᱚᱠᱮ ᱨᱮᱵᱚᱱ ᱠᱞᱤᱠᱟ ᱚᱠᱮ ᱛᱚ ᱟᱵᱚ ᱡᱟᱦᱟᱸ ᱯᱩᱭᱞᱩ ᱨᱮ ᱚᱱᱟ ᱮᱯᱥ ᱛᱟᱦᱮᱸ ᱠᱟᱱ ᱛᱟᱵᱚᱱᱟ ᱚᱱᱟ ᱫᱚ ᱱᱤᱛᱚᱜ ᱵᱚᱱ ᱰᱤᱞᱤᱴ ᱠᱟᱜᱼᱟ ᱟᱨ ᱵᱚᱱ ᱧᱮᱞᱟ ᱱᱤᱛᱚᱜ ᱦᱤᱡᱩᱜ ᱠᱟᱱᱟ ᱥᱮ ᱵᱟᱝ ᱛᱚ ᱦᱳᱢ ᱵᱟᱴᱚᱱ ᱨᱮ ᱠᱞᱤᱠ ᱠᱟᱛᱮ ᱰᱟᱭᱨᱮᱠᱴ ᱤᱧ ᱥᱮᱱ ᱮᱱᱟ ᱟᱨ ᱚᱱᱟ ᱥᱱᱮᱯ ᱴᱤᱭᱩᱵᱽ ᱡᱟᱦᱟᱸ ᱮᱯᱞᱤᱠᱮᱥᱚᱱ ᱚᱱᱟ ᱫᱩᱧ ᱰᱤᱞᱤᱴ ᱠᱟᱜ ᱠᱟᱱᱟ ᱛᱚ ᱧᱮᱞ ᱫᱟᱯᱮ ᱥᱱᱮᱯ ᱴᱤᱭᱩᱵᱽ ᱱᱚᱜᱼᱚᱭ ᱱᱚᱣᱟ ᱫᱩᱧ ᱰᱤᱞᱤᱴ ᱠᱟᱜ ᱠᱟᱱᱟ ᱮᱴᱟᱜ ᱨᱮᱧ ᱠᱞᱤᱠ ᱠᱮᱫᱟ ᱵᱮᱠ ᱠᱤᱫᱟᱹᱧ ᱛᱚ ᱱᱚᱣᱟᱧ ᱟᱱᱤᱱᱥᱴᱚᱞ ᱠᱟᱜᱼᱟ ᱟᱭ ᱟᱭᱠᱚᱱ ᱨᱮᱧ ᱥᱮᱱ ᱮᱱᱟ ᱛᱟᱨᱯᱚᱨ ᱟᱱᱤᱱᱥᱴᱚᱞ ᱠᱮᱫᱟ ᱳᱠᱮ ᱟᱱᱤᱱᱥᱴᱚᱞ ᱦᱩᱭ ᱞᱮᱱ ᱠᱷᱟᱡ ᱟᱨᱦᱚᱸ ᱟᱵᱚ ᱞᱟᱠᱤ ᱯᱟᱨᱪᱟ ᱨᱮᱵᱚᱱ ᱪᱟᱞᱟᱜᱼᱟ ᱛᱚ ᱨᱤᱥᱮᱱ ᱵᱟᱴᱚᱱ ᱨᱮ ᱠᱞᱤᱠ ᱠᱟᱛᱮᱫ ᱟᱵᱚ ᱞᱟᱠᱤ ᱯᱟᱨᱪᱟ ᱨᱮᱧ ᱵᱚᱞᱚᱭᱮᱱᱟ ᱛᱟᱨᱯᱚᱨ ᱡᱟᱦᱟᱸ ᱠᱚ ᱮᱯᱥ ᱟᱵᱚ ᱵᱚᱱ ᱡᱩᱛ ᱠᱟᱫᱟ ᱚᱱᱟ ᱫᱚ ᱞᱟᱛᱟᱨ ᱨᱮᱯᱮ ᱧᱮᱞ ᱮᱫᱟ ᱨᱤᱵᱤᱞᱰ ᱤᱱᱥᱴᱚᱞ ᱱᱚᱰᱮ ᱵᱚᱱ ᱠᱞᱤᱠ ᱞᱮᱠᱷᱟᱡ ᱜᱮᱵᱚᱱ ᱯᱟᱸᱡᱟ ᱧᱟᱢ ᱫᱟᱲᱮᱭᱟᱜᱼᱟ ᱛᱚ ᱚᱸᱰᱮᱧ ᱠᱞᱤᱠ ᱠᱮᱫᱟ ᱛᱟᱨᱯᱚᱨ ᱧᱮᱞ ᱞᱮᱠᱷᱟᱡ ᱵᱚᱱ ᱧᱟᱢᱫᱟ ᱞᱟᱠᱤ ᱯᱟᱨᱪᱟᱨ ᱱᱚᱰᱮ ᱵᱚᱱ ᱠᱞᱤᱠᱟ ᱛᱟᱨᱯᱚᱨ ᱢᱳᱰᱤᱯᱷᱟᱭᱤᱰ ᱨᱮᱵᱚᱱ ᱠᱞᱤᱠᱟ ᱛᱟᱨᱯᱚᱨ ᱚᱠᱟᱴᱟᱜ ᱮᱯᱥ ᱵᱚᱱ ᱤᱭᱟᱹᱣ ᱠᱟᱫᱟ ᱥᱱᱮᱯ ᱴᱤᱭᱩᱵᱽ ᱱᱚᱣᱟᱴᱟᱜ ᱛᱚ ᱱᱚᱰᱮ ᱵᱚᱱ ᱠᱞᱤᱠᱟ ᱛᱟᱨᱯᱚᱨ ᱱᱚᱣᱟ ᱮᱯᱞᱤᱠᱮᱥᱚᱱ ᱟᱵᱚ ᱱᱚᱜᱼᱚᱭ ᱛᱮᱭᱟᱨ ᱟᱠᱟᱱ ᱛᱟᱵᱚᱱᱟ

ᱟᱭ ᱮᱜᱽᱨᱤ ᱨᱮ ᱠᱞᱤᱠ ᱠᱟᱛᱮ ᱮᱞᱟᱣ ᱵᱚᱱ ᱡᱟᱦᱟᱸ ᱛᱤᱱᱟᱹᱜ ᱯᱟᱨᱢᱤᱥᱚᱱᱮ ᱠᱷᱚᱡᱟ ᱮᱞᱟᱣ ᱪᱮᱫ ᱪᱤᱠᱟᱹᱭᱮᱱᱟ ᱰᱮᱴᱟ ᱵᱟᱭ ᱫᱟᱹᱲ ᱮᱫᱟ ᱠᱤ ᱥᱟᱲᱮ ᱪᱷᱚ ᱢᱤᱱᱤᱴ ᱦᱩᱭᱱᱟ ᱱᱟᱥᱮᱱᱟᱜ ᱵᱷᱤᱰᱤᱭᱳᱧ ᱵᱚᱱᱫᱚᱭᱮᱫᱟ ᱛᱚ ᱧᱮᱞ ᱫᱟᱯᱮ ᱦᱮᱡ ᱟᱠᱟᱱᱟ ᱛᱚ ᱱᱤᱛᱚᱜ ᱫᱚ ᱮᱰᱵᱷᱮᱴᱟᱭᱤᱡᱽ ᱡᱟᱹᱱᱤᱡ ᱠᱷᱟᱡ ᱫᱚ ᱵᱟᱝ ᱦᱤᱡᱩᱜᱼᱟ ᱛᱚ ᱵᱮᱠ ᱨᱤᱧ ᱠᱞᱤᱠᱟ ᱡᱩᱫᱤ ᱱᱚᱣᱟ ᱠᱚᱨᱮᱧ ᱠᱞᱤᱠᱟ ᱡᱩᱫᱤ ᱡᱟᱹᱱᱤᱡ ᱠᱷᱟᱡ ᱟᱫᱚ ᱵᱟᱝ ᱦᱤᱡᱩᱜᱼᱟ ᱛᱚ ᱱᱤᱝᱠᱟᱹ ᱠᱟᱛᱮ ᱟᱵᱚ ᱵᱚᱱ ᱵᱚᱱᱫᱚᱭᱟ ᱛᱚ ᱟᱹᱰᱤ ᱢᱟᱨᱟᱝ ᱵᱷᱤᱰᱤᱭᱳ ᱦᱩᱭᱩᱜ ᱠᱟᱱᱟ ᱚᱱᱟ ᱠᱷᱟᱹᱛᱤᱨ ᱛᱮ ᱟᱨ ᱡᱟᱹᱥᱛᱤ ᱵᱟᱹᱧ ᱞᱟᱹᱴᱩᱭᱮᱫᱟ ᱛᱚ ᱱᱤᱝᱠᱟᱹ ᱠᱟᱛᱮ ᱟᱵᱚ ᱮᱯᱥ ᱨᱮᱱᱟᱜ ᱮᱰᱵᱷᱮᱴᱟᱭᱤᱡᱽ ᱵᱚᱱ ᱵᱚᱱᱫᱚ ᱫᱟᱲᱮᱭᱟᱜᱼᱟ ᱛᱚ ᱡᱟᱦᱟᱸ ᱞᱮᱠᱟᱧ ᱞᱟᱹᱭ ᱠᱮᱫᱟ ᱚᱱᱠᱟ ᱜᱮ ᱯᱷᱳᱞᱳ ᱤᱫᱤᱭ ᱯᱮ ᱛᱚᱵᱮ ᱠᱷᱟᱱ ᱜᱮ ᱴᱷᱤᱠᱚᱜᱼᱟ ᱛᱚ ᱢᱟ ᱛᱟᱦᱚᱞᱮ ᱵᱷᱤᱰᱤᱭᱳ ᱱᱚᱰᱮ ᱜᱮᱧ ᱢᱩᱪᱟᱹᱫ ᱮᱫᱟ ᱥᱟᱛ ᱢᱤᱱᱤᱴ ᱦᱩᱭᱱᱟ ᱚᱞᱨᱮᱰᱤ ᱢᱟ ᱛᱟᱦᱚᱞᱮ ᱡᱚᱦᱟᱨ ᱜᱮ